ᱟᱵᱚ ᱥᱟᱱᱛᱟᱲ ᱠᱚ ᱵᱟᱠᱷᱨᱟ ᱥᱟᱹᱨᱤ ᱥᱮᱨᱱᱟ ᱵᱤᱫᱤᱱ ᱥᱟᱫᱷᱟ ᱥᱟᱶᱛᱟ ᱥᱚᱢᱟᱡᱽ ᱢᱟᱱᱟᱣ ᱦᱚᱲ ᱢᱟᱱᱟᱣ ᱵᱟᱛᱟᱣ ᱦᱚᱲ ᱟᱵᱚ ᱵᱟᱠᱷᱨᱟ ᱥᱟᱶᱛᱟ ᱥᱚᱢᱟᱡᱽ ᱢᱟᱱᱟᱣ ᱵᱟᱛᱟᱣ ᱦᱚᱲ ᱢᱟᱨᱟᱝ ᱵᱩᱨᱩ ᱡᱟᱦᱮᱨ ᱟᱭᱳ ᱫᱮᱵᱟ ᱥᱮᱵᱟ ᱦᱚᱲ ᱟᱵᱚ ᱵᱟᱠᱷᱨᱟ ᱠᱟᱛᱷᱟ ᱠᱟᱱᱟ ᱱᱚᱣᱟ ᱫᱚ ᱟᱵᱚ ᱥᱚᱢᱟᱡᱽ ᱨᱮᱱ ᱥᱟᱸᱜᱮ ᱦᱚᱲ ᱱᱚᱣᱟ ᱩᱭᱦᱟᱹᱨ ᱨᱮ ᱢᱮᱱᱟᱜ ᱵᱚᱱᱟ ᱡᱮ ᱟᱵᱚ ᱡᱟᱹᱛᱤ ᱠᱷᱚᱱ ᱦᱚᱸ ᱢᱤᱫ ᱦᱚᱲ ᱦᱤᱡᱩᱜᱼᱟ ᱟᱨ ᱟᱵᱚ ᱥᱚᱢᱟᱡᱽ ᱨᱮᱱᱟᱜ ᱥᱚᱢᱚᱥᱥᱟ ᱪᱟᱵᱟᱭᱟ ᱟᱵᱚ ᱥᱚᱢᱟᱡᱽ ᱨᱮᱱᱟᱜ ᱫᱩᱠ ᱦᱟᱨᱠᱮᱛ ᱪᱟᱵᱟᱭᱟ ᱟᱵᱚ ᱫᱷᱚᱨᱚᱢ ᱠᱷᱚᱱ ᱦᱚᱸ ᱢᱤᱫ ᱦᱚᱲ ᱦᱤᱡᱩᱜᱼᱟ ᱟᱵᱚᱣᱟᱜ ᱫᱩᱠ ᱦᱟᱨᱠᱮᱛ ᱪᱟᱵᱟᱭᱟ ᱟᱵᱚᱣᱟᱜ ᱥᱟᱶᱛᱟ ᱠᱷᱚᱱ ᱢᱤᱫ ᱦᱚᱲ ᱦᱤᱡᱩᱜᱼᱟ ᱟᱨ ᱟᱵᱚᱣᱟᱜ ᱫᱩᱠ ᱦᱟᱨᱠᱮᱛ ᱪᱟᱵᱟᱭᱟ ᱟᱵᱚᱨᱮᱱ ᱵᱚᱸᱜᱟ ᱵᱩᱨᱩ ᱠᱚᱦᱚᱸ ᱚᱱᱠᱟᱱ ᱦᱚᱲ ᱠᱚ ᱵᱮᱱᱟᱣᱮᱭᱟ ᱟᱵᱚ ᱞᱟᱹᱜᱤᱫ ᱡᱮ ᱟᱵᱚ ᱥᱚᱢᱟᱡᱽ ᱠᱷᱚᱱ ᱦᱟᱨᱠᱮᱛ ᱥᱟᱥᱮᱛ ᱪᱟᱵᱟᱭᱟ ᱛᱚ ᱛᱮᱦᱮᱧ ᱟᱵᱚ ᱥᱟᱱᱛᱟᱲ ᱠᱚ ᱞᱟᱹᱜᱤᱫ ᱱᱚᱣᱟ ᱠᱟᱛᱷᱟ ᱞᱟᱹᱞᱟᱹᱭ ᱥᱟᱱᱟᱧ ᱠᱟᱱᱟ ᱟᱵᱚ ᱥᱚᱢᱟᱡᱽ ᱨᱮ ᱯᱟᱹᱛᱭᱟᱹᱣ ᱢᱮᱱᱟᱜ ᱟᱨ ᱡᱟᱦᱟᱸᱭ ᱠᱚᱣᱟᱜ ᱡᱮ ᱟᱵᱚ ᱥᱚᱢᱟᱡᱽ ᱠᱷᱚᱱ ᱢᱤᱫ ᱦᱚᱲ ᱱᱚᱝᱠᱟᱱ ᱦᱚᱲᱮ ᱚᱰᱚᱠᱚᱜᱼᱟ ᱟᱵᱚ ᱥᱚᱢᱟᱡᱽ ᱨᱮ ᱱᱩᱱᱟᱹᱜ ᱫᱟᱲᱮ ᱢᱮᱱᱟᱜᱼᱟ ᱱᱚᱝᱠᱟᱱ ᱦᱚᱲᱮ ᱵᱮᱱᱟᱣ ᱫᱟᱲᱮᱭᱟᱭᱟ ᱥᱮ ᱟᱵᱚ ᱫᱷᱚᱨᱚᱢ ᱨᱮ ᱱᱩᱱᱟᱹᱜ ᱫᱟᱲᱮ ᱢᱮᱱᱟᱜᱼᱟ ᱱᱚᱝᱠᱟᱱ ᱦᱚᱲᱮ ᱵᱮᱱᱟᱣ ᱫᱟᱲᱮᱭᱟᱭᱟ ᱡᱟᱦᱟᱸ ᱪᱮ ᱟᱵᱚ ᱥᱚᱢᱟᱡᱽ ᱠᱷᱚᱱ ᱥᱚᱢᱚᱥᱥᱟᱭ ᱪᱟᱵᱟᱭᱟ ᱟᱵᱚᱨᱮᱱ ᱵᱚᱸᱜᱟ ᱵᱩᱨᱩ ᱨᱮ ᱱᱩᱱᱟᱹᱜ ᱫᱟᱲᱮ ᱢᱮᱱᱟᱜᱼᱟ ᱱᱚᱝᱠᱟᱱ ᱦᱚᱲ ᱢᱤᱫ ᱫᱤᱱ ᱦᱤᱞᱳᱜ ᱡᱚᱱᱚᱢᱮᱭᱟ ᱟᱵᱚ ᱥᱟᱶᱛᱟ ᱠᱷᱚᱱ ᱚᱥᱩᱵᱤᱫᱷᱟ ᱪᱟᱵᱟᱭᱟ ᱟᱵᱚᱨᱮᱱ ᱟᱵᱚᱣᱟᱜ ᱨᱮ ᱡᱟᱦᱟᱸ ᱠᱚᱵᱚ ᱯᱟᱹᱛᱭᱟᱹᱜ ᱠᱟᱱᱟ ᱢᱟᱱᱟᱣ ᱠᱟᱛᱮ ᱵᱟᱛᱟᱣ ᱠᱟᱛᱮ ᱢᱮᱱᱟᱜ ᱵᱚᱱᱟ ᱥᱟᱹᱨᱤ ᱥᱟᱹᱨᱤ ᱜᱮ ᱡᱩᱫᱤ ᱟᱵᱚᱨᱮᱱ ᱵᱚᱸᱜᱟ ᱵᱩᱨᱩ ᱠᱚ ᱪᱮᱛᱟᱱ ᱨᱮ ᱟᱵᱚ ᱡᱟᱹᱛᱤ ᱫᱷᱚᱨᱚᱢ ᱥᱚᱢᱟᱡᱽ ᱥᱟᱶᱛᱟ ᱪᱮᱛᱟᱱ ᱨᱮ ᱱᱚᱣᱟ ᱯᱟᱹᱛᱭᱟᱹᱣ ᱢᱮᱱᱟᱜᱼᱟ ᱟᱵᱚ ᱥᱟᱶᱛᱟ ᱥᱚᱢᱟᱡᱽ ᱠᱷᱚᱱᱟᱜ ᱱᱚᱝᱠᱟᱱ ᱦᱚᱲ ᱢᱤᱫ ᱫᱤᱱ ᱦᱤᱞᱳᱜ ᱚᱰᱚᱠᱚᱜᱼᱟ ᱟᱨ ᱟᱵᱚᱣᱟᱜ ᱥᱚᱢᱚᱥᱥᱟ ᱪᱟᱵᱟᱭᱟ ᱮᱱᱠᱷᱟᱱ ᱥᱟᱱᱛᱟᱲ ᱠᱚ ᱩᱱᱤ ᱦᱚᱲ ᱫᱚᱧ ᱤᱧ ᱠᱟᱱᱟ ᱟᱵᱚ ᱥᱚᱢᱟᱡᱽ ᱠᱷᱚᱱ ᱥᱚᱢᱚᱥᱥᱟ ᱪᱟᱵᱟ ᱦᱚᱲ ᱫᱚᱧ ᱤᱧ ᱠᱟᱱᱟ ᱱᱚᱣᱟ ᱠᱟᱛᱷᱟ ᱟᱸᱡᱚᱢ ᱠᱟᱛᱮ ᱡᱚᱛᱚ ᱦᱚᱲᱟᱜ ᱢᱚᱱᱮ ᱨᱮᱜᱮ ᱦᱤᱡᱩᱜᱼᱟ ᱡᱮ ᱟᱢ ᱢᱟ ᱟᱢᱛᱮᱢ ᱞᱟᱹᱭᱚᱜ ᱠᱟᱱᱟ ᱱᱚᱣᱟ ᱱᱚᱣᱟ ᱚᱥᱩᱵᱤᱫᱷᱟᱢ ᱪᱟᱵᱟᱭᱟ ᱯᱟᱹᱛᱭᱟᱹᱣ ᱨᱮ ᱪᱤᱠᱟᱛᱮ ᱠᱟᱹᱢᱤ ᱠᱟᱛᱮ ᱫᱮᱠᱷᱟᱣ ᱢᱮ ᱠᱟᱹᱢᱤ ᱠᱟᱛᱮ ᱫᱮᱠᱷᱟᱣ ᱢᱮ ᱛᱚᱵᱮ ᱮᱱᱟᱝ ᱞᱮ ᱯᱟᱹᱛᱭᱟᱹᱜᱼᱟ

ᱡᱮ ᱥᱟᱶᱛᱟ ᱥᱚᱢᱟᱡᱽ ᱠᱷᱚᱱ ᱢᱤᱫᱴᱤᱡ ᱟᱵᱚᱭ ᱱᱚᱝᱠᱟᱱ ᱦᱚᱲᱮ ᱚᱰᱚᱠᱚᱜᱼᱟ ᱟᱨ ᱟᱵᱚᱣᱟᱜ ᱥᱚᱢᱚᱥᱥᱟ ᱪᱟᱵᱟᱭᱟ ᱟᱢ ᱫᱚ ᱥᱟᱶᱛᱟ ᱥᱚᱢᱟᱡᱽ ᱪᱮᱛᱟᱱ ᱨᱮ ᱯᱟᱹᱛᱭᱟᱹᱣ ᱵᱟᱹᱱᱩᱜᱼᱟ ᱡᱟᱦᱮᱨ ᱵᱚᱨᱟ ᱵᱚᱸᱜᱟ ᱵᱩᱨᱩ ᱪᱮᱛᱟᱱ ᱨᱮ ᱯᱟᱹᱛᱭᱟᱹᱣ ᱵᱟᱹᱱᱩᱜᱼᱟ ᱡᱮ ᱱᱩᱠᱩ ᱵᱟᱠᱚ ᱫᱟᱲᱮᱭᱟᱜᱼᱟ ᱤᱧᱤᱧ ᱞᱟᱹᱭᱮᱫᱼᱟ ᱠᱮᱢᱨᱟ ᱥᱟᱢᱟᱝ ᱨᱮ ᱩᱱᱤ ᱦᱚᱲ ᱫᱚ ᱤᱧ ᱠᱟᱱᱟ ᱡᱩᱫᱤ ᱟᱢᱟᱜ ᱮᱱᱦᱚᱸ ᱰᱟᱣᱩᱴ ᱢᱮᱱᱟᱜ ᱜᱮᱭᱟ ᱵᱟᱢ ᱯᱟᱹᱛᱭᱟᱹᱜ ᱠᱟᱱ ᱜᱮᱭᱟ ᱮᱱᱠᱷᱟᱱ ᱢᱟ ᱟᱵᱚᱣᱟᱜ ᱥᱚᱢᱟᱡᱽ ᱪᱮᱛᱟᱱ ᱨᱮ ᱯᱟᱹᱛᱭᱟᱹᱣ ᱛᱟᱢ ᱵᱟᱹᱱᱩᱜᱼᱟ ᱵᱚᱸᱜᱟ ᱵᱩᱨᱩ ᱪᱮᱛᱟᱱ ᱨᱮ ᱯᱟᱹᱛᱭᱟᱹᱣ ᱛᱟᱢ ᱵᱟᱹᱱᱩᱜᱼᱟ ᱠᱚᱱᱯᱷᱟᱨᱢ ᱮᱱᱦᱚᱸ ᱡᱩᱫᱤ ᱥᱟᱱᱟᱭᱮᱫ ᱢᱮᱭᱟ ᱮᱱᱠᱷᱟᱱ ᱤᱧ ᱥᱟᱞᱟᱜ ᱨᱚᱯᱚᱲ ᱢᱮ ᱪᱟᱨᱪᱟᱭ ᱢᱮ ᱰᱤᱥᱠᱟᱥᱚᱱ ᱢᱮ ᱰᱤᱵᱮᱴ ᱢᱮ ᱤᱧᱟᱹᱜ ᱪᱮᱱᱮᱞ ᱫᱚ ᱵᱟᱝᱟ ᱟᱢᱟᱜ ᱪᱮᱱᱮᱞ ᱨᱮ ᱦᱩᱣᱟᱹᱧ ᱢᱮ

ᱰᱟᱹᱱ ᱵᱷᱩᱛ ᱱᱟᱡᱚᱢ ᱡᱩᱜᱤᱱ ᱱᱚᱣᱟ ᱛᱮᱵᱚ ᱯᱤᱲᱤᱛ ᱟᱠᱟᱱᱟ ᱰᱟᱹᱱ ᱵᱷᱩᱛ ᱱᱟᱡᱚᱢ ᱡᱩᱜᱤᱱ ᱱᱚᱣᱟᱛᱮ ᱟᱵᱚ ᱵᱚ ᱚᱥᱩᱵᱤᱫᱷᱟ ᱟᱠᱟᱱᱟ ᱡᱟᱦᱟᱸ ᱛᱤᱱᱟᱹᱜ ᱦᱚᱲ ᱜᱮ ᱤᱧ ᱜᱮᱨᱮᱱᱴᱤ ᱠᱮ ᱥᱟᱛᱤᱧ ᱪᱟᱵᱟᱭᱟ ᱰᱟᱹᱱ ᱵᱷᱩᱛ ᱱᱟᱡᱚᱢ ᱡᱩᱜᱤᱱ ᱵᱚᱸᱜᱟ ᱵᱩᱨᱩ ᱱᱚᱣᱟᱛᱮ ᱡᱟᱦᱟᱸ ᱛᱤᱱᱟᱹᱜ ᱦᱚᱲ ᱵᱚ ᱚᱥᱩᱵᱤᱫᱷᱟ ᱟᱠᱟᱱᱟ ᱡᱟᱞᱟ ᱟᱠᱟᱱᱟ ᱵᱚ ᱫᱩᱠ ᱦᱟᱨᱠᱮᱛ ᱨᱮᱵᱚ ᱡᱚᱵᱮ ᱟᱠᱟᱱᱟ ᱰᱟᱹᱱ ᱵᱷᱩᱛ ᱱᱟᱡᱚᱢ ᱡᱩᱜᱤᱱ ᱵᱚᱸᱜᱟ ᱵᱩᱨᱩ ᱡᱟᱦᱟᱸ ᱜᱮ ᱱᱚᱣᱟ ᱛᱮ ᱟᱵᱚ ᱵᱚ ᱚᱥᱩᱵᱤᱫᱷᱟ ᱟᱠᱟᱱᱟ ᱤᱧ ᱥᱟᱞᱟᱜ ᱨᱚᱯᱚᱲ ᱞᱟᱹᱜᱤᱫ ᱱᱤᱦᱟᱹᱛ ᱪᱮᱥᱴᱟᱭ ᱢᱟ ᱱᱚᱢᱵᱚᱨ ᱫᱚ ᱵᱟᱹᱧ ᱮᱢᱚᱜ ᱠᱟᱱᱟ ᱢᱟᱲᱟᱝ ᱠᱚᱢᱮᱱᱴ ᱨᱮ ᱞᱟᱹᱭ ᱢᱟ ᱱᱚᱢᱵᱚᱨ ᱫᱚ ᱵᱟᱹᱧ ᱮᱢᱚᱜ ᱠᱟᱱᱟ ᱢᱟᱲᱟᱝ ᱠᱚᱢᱮᱱᱴ ᱞᱟᱹᱭ ᱢᱮ ᱡᱟᱦᱟᱸ ᱛᱤᱱᱟᱹᱜ ᱦᱚᱲ ᱜᱮᱵᱚ ᱚᱥᱩᱵᱤᱫᱟ ᱟᱠᱟᱱᱟ ᱚᱱᱟ ᱰᱟᱹᱱ ᱵᱷᱩᱛ ᱱᱟᱡᱚᱢ ᱡᱩᱜᱤᱱ ᱠᱷᱚᱱ ᱫᱚ ᱥᱟᱯᱷᱤᱥᱮᱱᱴ ᱟᱡᱟᱫᱤᱧ ᱮᱢᱟᱢᱟ ᱢᱟᱲᱟᱝ ᱱᱚᱣᱟᱛᱮ ᱚᱠᱚᱭ ᱠᱚᱵᱚ ᱯᱤᱲᱤᱛ ᱟᱠᱟᱱᱟ ᱡᱟᱞᱟ ᱟᱠᱟᱱᱟ ᱵᱚ ᱚᱥᱩᱵᱤᱫᱟ ᱟᱠᱟᱱᱟ ᱵᱚ ᱰᱟᱹᱱ ᱵᱷᱩᱛ ᱱᱟᱡᱚᱢ ᱡᱩᱜᱤᱱ ᱛᱮ ᱩᱱᱠᱩ ᱠᱚ ᱢᱟᱲᱟᱝ ᱤᱧ ᱥᱟᱞᱟᱜ ᱡᱳᱜᱟᱡᱳᱜᱽ ᱞᱟᱹᱜᱤᱫ ᱪᱮᱥᱴᱟᱭ ᱢᱟ ᱢᱟᱨᱟᱝ ᱵᱩᱨᱩ ᱡᱟᱦᱮᱨ ᱟᱭᱳ ᱞᱤᱴᱟᱹ ᱢᱚᱬᱮ ᱠᱚ ᱪᱮᱛᱟᱱ ᱨᱮ ᱡᱩᱫᱤ ᱯᱟᱹᱛᱭᱟᱹᱣ ᱢᱮᱱᱟᱜᱼᱟ ᱥᱟᱶᱛᱟ ᱥᱚᱢᱟᱡᱽ ᱥᱟᱹᱨᱤ ᱥᱟᱨᱱᱟ ᱵᱤᱫᱤᱱ ᱱᱚᱣᱟ ᱡᱟᱦᱮᱨ ᱵᱚᱸᱜᱟ ᱨᱮ ᱡᱟᱦᱟᱸᱭ ᱠᱚᱣᱟᱜ ᱵᱤᱥᱥᱟᱹᱥ ᱢᱮᱱᱟᱜᱼᱟ ᱮᱱᱠᱷᱟᱱ ᱤᱧᱟᱹᱜ ᱠᱟᱛᱷᱟ ᱱᱤᱦᱟᱹᱛᱤ ᱵᱚ ᱯᱟᱹᱛᱭᱟᱹᱣᱟ ᱱᱤᱦᱟᱹᱛᱤ ᱵᱚ ᱵᱤᱥᱥᱟᱹᱥᱚᱜᱼᱟ ᱟᱨ ᱡᱟᱦᱟᱸᱭ ᱠᱚᱣᱟᱜ ᱱᱚᱣᱟ ᱢᱟᱨᱟᱝ ᱵᱩᱨᱩ ᱡᱟᱦᱮᱨ ᱟᱭᱳ ᱞᱤᱴᱟᱹ ᱢᱚᱬᱮ ᱛᱟᱠᱚ ᱪᱮᱛᱟᱱ ᱨᱮ ᱯᱟᱹᱛᱭᱟᱹᱣ ᱵᱟᱹᱪᱩᱜᱼᱟ ᱩᱱᱠᱩ ᱫᱚ ᱤᱧᱟᱹᱜ ᱠᱟᱛᱷᱟ ᱫᱚ ᱵᱟᱵᱚ ᱯᱟᱹᱛᱭᱟᱹᱣᱟ ᱟᱨ ᱯᱟᱹᱛᱭᱟᱹᱣ ᱞᱟᱹᱜᱤᱫ ᱥᱟᱢᱟᱝ ᱨᱮ ᱢᱮᱱᱟᱭᱟᱭ ᱨᱚᱯᱚᱲ ᱫᱟᱲᱮᱭᱟᱜ ᱟᱢ ᱪᱟᱨᱪᱟ ᱫᱟᱲᱮᱭᱟᱜ ᱟᱢ ᱰᱤᱵᱮᱴ ᱫᱟᱲᱮᱭᱟᱜ ᱟᱢ ᱰᱤᱥᱠᱟᱥᱚᱱ ᱫᱟᱲᱮᱭᱟᱜ ᱟᱢ ᱡᱮᱣᱮᱫ ᱢᱮᱱᱟᱭᱟ ᱠᱩᱞᱤ ᱫᱟᱲᱮᱭᱟᱢ ᱧᱟᱢ ᱟᱵᱟᱨ ᱞᱟᱹᱭ ᱫᱟᱲᱮᱭᱟᱹᱧᱟᱢ ᱟᱫᱚ ᱛᱮᱦᱮᱧᱟᱜ ᱪᱟᱨᱪᱟ ᱫᱚ ᱱᱚᱰᱮ ᱫᱚ ᱱᱤᱝᱠᱟᱹ ᱜᱮᱵᱚ ᱫᱚᱦᱚᱭᱟ ᱡᱟᱦᱟᱸᱭ ᱠᱚ ᱟᱵᱚ ᱯᱤᱲᱤᱛ ᱟᱠᱟᱱᱟ ᱱᱚᱣᱟ ᱰᱟᱹᱱ ᱵᱷᱩᱛ ᱛᱮ ᱱᱚᱣᱟ ᱠᱷᱚᱱ ᱡᱩᱫᱤ ᱵᱟᱧᱪᱟᱜ ᱥᱟᱱᱟᱭᱮᱫ ᱵᱚᱱᱟ ᱤᱧ ᱥᱟᱞᱟᱜ ᱱᱤᱦᱟᱹᱛ ᱛᱮᱵᱚ ᱡᱳᱜᱟᱡᱳᱜᱟ ᱢᱟᱲᱟᱝ ᱠᱚᱢᱮᱱᱴ ᱨᱮᱵᱚ ᱞᱟᱹᱭ ᱢᱟ ᱡᱟᱦᱟᱸ ᱠᱷᱚᱱ ᱜᱮᱵᱚ ᱧᱮᱞᱮᱫᱼᱟ ᱠᱚᱢᱮᱱᱴ ᱨᱮᱵᱚ ᱞᱟᱹᱭ ᱢᱟ